ᱜᱟᱱᱚᱜ ᱛᱟᱢᱟ ᱢᱚᱴᱚᱨ ᱛᱮ ᱥᱤᱞᱟᱹᱭ ᱵᱟᱝᱟ ᱵᱟᱭ ᱜᱟᱱᱚᱜᱼᱟ ᱱᱚᱰᱮ ᱫᱚ ᱟᱹᱰᱤ ᱟᱨᱟᱢ ᱛᱮᱜᱮᱞᱤᱧ ᱥᱤᱞᱟᱹᱭ ᱠᱮᱜᱼᱟ ᱛᱟᱵᱚᱱ ᱞᱟᱸᱜᱟ ᱜᱚᱫ ᱮᱱ ᱛᱟᱹᱞᱤᱧᱟ ᱠᱷᱟᱱᱛᱟ ᱵᱟᱞᱟ ᱵᱞᱚᱜ ᱵᱷᱤᱰᱤᱭᱳ ᱧᱮᱧᱮᱞᱤᱭᱟᱹ ᱯᱮᱲᱟ ᱦᱚᱲ ᱠᱚ ᱡᱚᱲ ᱛᱤ ᱠᱟᱛᱮ ᱞᱤᱧ ᱥᱟᱹᱜᱩᱱ ᱫᱟᱨᱟᱢᱮᱫ ᱯᱮᱭᱟ ᱟᱹᱞᱤᱧ ᱜᱮ ᱠᱷᱟᱱᱛᱟ ᱵᱟᱞᱟ ᱟᱨ ᱠᱷᱟᱱᱛᱟ ᱵᱟᱞᱤ ᱟᱥᱟᱭᱮᱫᱼᱟ ᱞᱤᱧ ᱟᱯᱮ ᱠᱚᱦᱚᱸ ᱵᱮᱥ ᱨᱮᱜᱮ ᱢᱮᱱᱟᱜ ᱯᱮᱭᱟ ᱟᱨ ᱟᱹᱞᱤᱧ ᱦᱚᱸ ᱵᱮᱥ ᱨᱮᱜᱮ ᱢᱮᱱᱟᱜ ᱞᱤᱧᱟ ᱵᱮᱥ ᱨᱮᱫᱚ ᱢᱮᱱᱟᱜ ᱞᱤᱧ ᱜᱮᱭᱟ ᱛᱚᱵᱮ ᱟᱹᱰᱤ ᱡᱳᱨ ᱜᱮ ᱩᱫᱽᱜᱟᱹᱨ ᱠᱟᱱᱟ ᱱᱚᱜᱼᱚᱭ ᱛᱤᱱᱟᱹᱜ ᱫᱤᱱ ᱠᱷᱚᱱ ᱟᱞᱮ ᱥᱮᱫ ᱢᱟ ᱟᱹᱰᱤ ᱡᱳᱨᱮ ᱥᱤᱛᱩᱝ ᱮᱜᱼᱟ ᱟᱫᱚ ᱟᱹᱰᱤ ᱡᱳᱨ ᱩᱫᱽᱜᱟᱹᱨ ᱠᱟᱱᱟ ᱟᱨ ᱥᱤᱞᱟᱹᱭ ᱠᱚᱦᱚᱸ ᱛᱟᱵᱚᱱ ᱚᱱᱠᱟ ᱴᱷᱤᱠ ᱵᱟᱝᱞᱤᱧ ᱫᱟᱲᱮᱭᱟᱜ ᱠᱟᱱᱟ ᱟᱨ ᱱᱚᱜᱼᱚᱭ ᱱᱟᱦᱟᱜ ᱱᱚᱛᱮᱨᱮ ᱞᱟᱹᱴᱩ ᱢᱟᱜ ᱠᱚᱢᱟ ᱢᱮᱱᱟᱜ ᱜᱮᱭᱟ ᱟᱨ ᱦᱟᱱᱛᱮ ᱨᱮ ᱦᱟᱱᱮ ᱜᱷᱮᱸᱴ ᱠᱚᱦᱚᱸ ᱢᱮᱱᱟᱜ ᱜᱮᱭᱟ ᱟᱨ ᱟᱹᱰᱤ ᱜᱟᱱ ᱥᱤᱞᱟᱹᱭ ᱵᱟᱹᱠᱤ ᱢᱮᱱᱟᱜ ᱜᱮᱭᱟ ᱚᱱᱮ ᱛᱤᱱᱟᱹᱜ ᱜᱟᱱ ᱮᱱᱮ ᱵᱚᱥᱛᱟ ᱤᱱᱟᱹᱜ ᱠᱚᱨᱮ ᱜᱟᱱ ᱜᱮᱞᱤᱧ ᱢᱮᱱᱟᱜᱼᱟ ᱥᱤᱞᱟᱹᱭ ᱟᱠᱟᱜᱼᱟ ᱟᱨ ᱱᱚᱜᱼᱚᱭ ᱱᱟᱦᱟᱜ ᱯᱷᱮᱱ ᱦᱚᱸ ᱯᱷᱮᱱ ᱦᱟᱣᱟ ᱦᱚᱸ ᱟᱹᱰᱤ ᱞᱚᱞᱚ ᱜᱮ ᱵᱟᱡᱟᱜ ᱠᱟᱱᱟ ᱟᱫᱚ ᱚᱱᱟᱛᱮ ᱪᱮᱫ ᱞᱮᱠᱟ ᱛᱮᱞᱤᱧ ᱥᱤᱞᱟᱹᱭᱟ ᱪᱮᱫ ᱞᱮᱠᱟ ᱛᱮᱫᱚ ᱵᱟᱝᱟ ᱟᱹᱞᱤᱧ ᱦᱚᱸ ᱩᱫᱽᱜᱟᱹᱨ ᱛᱮ ᱟᱹᱰᱤ ᱠᱚᱥᱴᱚ ᱜᱮᱞᱤᱧ ᱵᱩᱡᱷᱟᱹᱣᱮᱫᱼᱟ ᱟᱫᱚ ᱚᱠᱟ ᱨᱮᱞᱟᱝ ᱥᱤᱞᱟᱹᱭᱟ ᱛᱮᱦᱮᱧ ᱫᱚ ᱟᱫᱚ ᱱᱚᱰᱮ ᱢᱟ ᱫᱚᱢᱮ ᱠᱚᱥᱴᱚ ᱜᱮ ᱵᱩᱡᱷᱟᱹᱜ ᱠᱟᱱᱟ ᱟᱫᱚ ᱦᱟᱱᱟ ᱫᱟᱨᱮ ᱵᱩᱴᱟᱹ ᱥᱮᱫ ᱞᱟᱝ ᱤᱫᱤᱭᱟ ᱟᱫᱚ ᱚᱱᱛᱮ ᱨᱮᱞᱟᱝ ᱥᱤᱞᱟᱹᱭᱟ ᱟᱫᱚ ᱱᱟᱦᱟᱜ ᱮ ᱢᱮᱱᱮᱫ ᱛᱟᱹᱞᱤᱧᱟ ᱛᱮᱦᱮᱧ ᱫᱚ ᱫᱟᱨᱮ ᱵᱩᱴᱟᱹ ᱥᱮᱫ ᱨᱮ ᱱᱟᱦᱟᱜ ᱞᱤᱧ ᱥᱤᱞᱟᱹᱭᱟ ᱟᱫᱚ ᱛᱚᱵᱮ ᱚᱱᱟ ᱫᱟᱨᱮ ᱵᱩᱴᱟᱹ ᱥᱮᱫ ᱜᱮ ᱢᱮᱥᱤᱱ ᱠᱚᱞᱤᱧ ᱤᱫᱤ ᱛᱟᱵᱚᱣᱟ ᱟᱨ ᱚᱱᱛᱮ ᱨᱮᱜᱮ ᱱᱟᱦᱟᱜ ᱞᱤᱧ ᱥᱤᱞᱟᱹᱭᱟ ᱟᱫᱚ ᱪᱮᱫ ᱞᱮᱠᱟᱱ ᱜᱚᱢᱦᱟᱲ ᱫᱟᱨᱮ ᱩᱢᱩᱞ ᱨᱮᱞᱤᱧ ᱥᱤᱞᱟᱹᱭᱟ ᱚᱱᱟ ᱡᱚᱛᱚ ᱦᱚᱲ ᱜᱮᱵᱚᱱ ᱧᱮᱞ ᱧᱚᱜᱟ ᱚᱱᱟ ᱩᱢᱩᱞ ᱨᱮ ᱛᱤᱱᱟᱹᱜ ᱟᱨᱟᱢ ᱵᱩᱡᱷᱟᱹᱜᱼᱟ ᱱᱚᱰᱮ ᱥᱤᱞᱟᱹᱭ ᱟᱨ ᱱᱚᱰᱮ ᱥᱤᱞᱟᱹᱭ ᱪᱮᱫ ᱞᱮᱠᱟ ᱵᱩᱡᱷᱟᱹᱜᱼᱟ ᱵᱟᱠᱷᱟᱱ ᱫᱚ ᱦᱟᱸᱜ ᱱᱤᱭᱟᱹ ᱥᱤᱛᱩᱝ ᱵᱷᱳᱨ ᱫᱚ ᱚᱱᱟ ᱫᱟᱨᱮ ᱵᱩᱴᱟᱹ ᱨᱮᱜᱮ ᱱᱟᱦᱟᱜ ᱞᱤᱧ ᱥᱤᱞᱟᱹᱭ ᱛᱟᱵᱚᱣᱟ ᱦᱳᱭ ᱟᱨ ᱪᱚᱞᱚ ᱛᱚᱵᱮ ᱡᱚᱱᱚᱜ ᱠᱚ ᱧᱟᱢ ᱛᱟᱞᱟᱝ ᱢᱮ ᱟᱨ ᱞᱟᱝ ᱡᱚᱜ ᱯᱷᱟᱨᱪᱟ ᱵᱟᱲᱟ ᱦᱚᱴᱚ ᱠᱟᱜᱼᱟ ᱦᱳᱭ ᱛᱚᱵᱮ ᱟᱫᱚ ᱛᱟᱵᱚᱱ ᱱᱤᱛᱚᱜ ᱫᱚ ᱫᱟᱨᱮ ᱵᱩᱴᱟᱹ ᱚᱸᱰᱮ ᱱᱟᱦᱟᱜ ᱪᱮᱫ ᱠᱚ ᱯᱟᱞᱮ ᱡᱚᱵᱽᱨᱟ ᱠᱚ ᱢᱮᱱᱟᱜᱼᱟ ᱟᱫᱚ ᱚᱱᱟ ᱠᱚ ᱠᱟᱹᱴᱤᱡ ᱱᱟᱦᱟᱜ ᱞᱤᱧ ᱡᱚᱜ ᱯᱷᱟᱨᱪᱟ ᱵᱟᱲᱟ ᱦᱚᱴᱚ ᱠᱟᱜ ᱛᱟᱵᱚᱣᱟ

ᱦᱟᱱᱮ ᱦᱟᱱᱟ ᱫᱟᱨᱮ ᱩᱢᱩᱞ ᱨᱮ ᱱᱟᱦᱟᱜ ᱞᱤᱧ ᱥᱤᱞᱟᱹᱭ ᱛᱟᱵᱚ ᱚᱱᱟ ᱠᱚ ᱧᱮᱞᱚᱜ ᱠᱟᱱ ᱫᱚ ᱚᱱᱮ ᱚᱱᱟ ᱫᱟᱨᱮ ᱵᱩᱴᱟᱹ ᱨᱮ ᱱᱚᱛᱮ ᱢᱟ ᱟᱹᱰᱤ ᱡᱳᱨ ᱥᱤᱛᱩᱝ ᱠᱟᱱᱟ ᱱᱚᱜᱼᱚᱭ ᱯᱮ ᱧᱮᱞᱮᱫᱼᱟ ᱯᱩᱨᱟᱹ ᱥᱤᱛᱩᱝ ᱚᱠᱟ ᱞᱮᱠᱟ ᱧᱮᱞᱚᱜ ᱠᱟᱱᱟ ᱟᱫᱚ ᱱᱟᱦᱟᱜ ᱱᱚᱜᱼᱚᱭ ᱠᱚ ᱱᱟᱦᱟᱜ ᱫᱟᱨᱮ ᱢᱮᱱᱟᱜᱼᱟ ᱱᱚᱜᱼᱚᱭ ᱱᱚᱰᱮ ᱩᱢᱩᱞ ᱱᱚᱜᱼᱚᱭ ᱠᱚ ᱫᱟᱨᱮ ᱟᱫᱚ ᱱᱟᱦᱟᱜ ᱚᱠᱟ ᱥᱮᱫ ᱨᱮᱞᱤᱧ ᱥᱤᱞᱟᱹᱭ ᱛᱟᱵᱚ

ᱱᱚᱸᱰᱮ ᱫᱚ ᱥᱤᱛᱩᱝ ᱧᱚᱜ ᱠᱟᱱ ᱫᱚ ᱩᱢᱩᱞᱚᱜᱼᱟ ᱱᱟᱦᱟᱜ ᱱᱚᱸᱰᱮ ᱱᱟᱦᱟᱜ ᱠᱟᱹᱴᱤᱡ ᱥᱤᱛᱩᱝᱚᱜ ᱠᱟᱱᱟ ᱱᱚᱣᱟ ᱫᱚ ᱱᱟᱦᱟᱜ ᱟᱹᱪᱩᱨ ᱤᱫᱤᱜᱼᱟ ᱱᱟᱦᱟᱜ ᱱᱟᱥᱮᱱᱟᱜ ᱟᱫᱚ ᱩᱢᱩᱞᱚᱜᱼᱟ ᱱᱟᱦᱟᱜ ᱚᱱᱮ ᱚᱸᱰᱮ ᱢᱤᱫᱴᱮᱡ ᱫᱟᱨᱮ ᱢᱮᱱᱟᱜᱼᱟ ᱚᱸᱰᱮ ᱦᱚᱸ ᱟᱹᱰᱤ ᱪᱮᱨᱦᱟ ᱩᱢᱩᱞ ᱜᱮᱭᱟ

ᱟᱹᱜᱩ ᱦᱩᱭᱩᱜᱼᱟ ᱢᱟ ᱡᱚᱜ ᱦᱩᱭ ᱞᱮᱱ ᱱᱚᱜᱼᱚᱭ ᱱᱟᱦᱟᱜ ᱱᱚᱰᱮ ᱫᱚ ᱯᱩᱨᱟᱹ ᱡᱚᱜ ᱯᱷᱟᱨᱪᱟ ᱠᱮᱫ ᱛᱟᱵᱚᱣᱟ ᱟᱫᱚ ᱦᱟᱸᱜ ᱡᱚᱜ ᱯᱷᱟᱨᱪᱟ ᱟᱠᱟᱫ ᱨᱮᱦᱚᱸ ᱫᱷᱩᱲᱤ ᱠᱚ ᱱᱟᱦᱟᱜ ᱢᱮᱱᱟᱜ ᱜᱮᱭᱟ ᱛᱚ ᱟᱫᱚ ᱚᱱᱟᱛᱮ ᱦᱟᱸᱜ ᱱᱚᱜᱼᱚ ᱱᱚᱣᱟ ᱛᱤᱨᱯᱚᱞ ᱱᱟᱦᱟᱜ ᱞᱤᱧ ᱟᱴᱮᱫ ᱧᱚᱜᱟᱜ ᱠᱟᱱᱟ ᱟᱨ ᱛᱟᱵᱚᱱ ᱱᱤᱛᱚᱜ ᱫᱚ ᱱᱚᱜᱼᱚᱭ ᱟᱴᱮᱫ ᱫᱚᱞᱤᱧ ᱦᱩᱭ ᱠᱮᱜᱼᱟ ᱟᱫᱚ ᱢᱮᱥᱤᱱ ᱢᱤᱫ ᱫᱷᱟᱣ ᱞᱤᱧ ᱟᱹᱜᱩ ᱞᱮᱜᱮ ᱛᱟᱵᱚᱱ ᱱᱚᱜᱼᱚᱭ ᱞᱤᱧ ᱟᱹᱜᱩ ᱨᱮᱰᱤ ᱠᱮᱜᱼᱟ ᱱᱤᱛᱚᱜ ᱫᱚ ᱱᱟᱦᱟᱜ ᱟᱫᱚ ᱞᱤᱧ ᱥᱤᱞᱟᱹᱭ ᱛᱟᱵᱚᱣᱟ ᱟᱡ ᱫᱚᱭ ᱫᱩᱲᱩᱵ ᱡᱩᱛ ᱮᱱᱟ ᱟᱨ ᱱᱚᱜᱼᱚᱸᱭ ᱦᱟᱸᱜ ᱞᱟᱹᱴᱩᱢᱟᱜ ᱠᱚ ᱱᱮᱜᱼᱮ ᱱᱤᱱᱟᱹᱜ ᱞᱤᱧ ᱟᱹᱜᱩ ᱦᱟᱛᱟᱲ ᱠᱟᱜᱼᱟ ᱦᱟᱸᱜ ᱱᱚᱣᱟ ᱠᱚᱞᱤᱧ ᱥᱤᱞᱟᱹᱭ ᱪᱟᱵᱟ ᱞᱮᱠᱷᱟᱱ ᱟᱨᱦᱚᱸ ᱟᱹᱜᱩ ᱦᱩᱭᱩᱜᱼᱟ ᱱᱚᱜᱼᱚᱸᱭ ᱠᱚ ᱱᱚᱝᱠᱟ ᱛᱮᱫᱚ ᱛᱤᱨᱯᱚᱞ ᱞᱤᱧ ᱟᱴᱮᱫ ᱠᱟᱜᱼᱟ ᱟᱫᱚ ᱱᱚᱰᱮ ᱫᱚ ᱦᱟᱸᱜ ᱢᱚᱴᱚᱨ ᱛᱮ ᱥᱤᱞᱟᱹᱭ ᱫᱚ ᱵᱟᱭ ᱜᱟᱱᱚᱜᱼᱟ ᱜᱟᱱᱚᱜ ᱛᱟᱢ ᱢᱚᱴᱚᱨ ᱛᱮ ᱥᱤᱞᱟᱹᱭ ᱵᱟᱝᱟ ᱵᱟᱭ ᱜᱟᱱᱚᱜᱼᱟ ᱟᱨ ᱱᱟᱦᱟᱜ ᱱᱚᱜᱼᱚᱸᱭ ᱱᱟᱦᱟᱜ ᱤᱱᱟᱹᱜ ᱛᱮᱜᱮ ᱟᱨᱦᱚᱸ ᱦᱟᱱᱛᱮᱱᱟᱜ ᱩᱢᱩᱞ ᱱᱟᱦᱟᱜ ᱟᱨᱦᱚᱸ ᱪᱮᱨᱦᱟ ᱦᱤᱡᱩᱜᱼᱟ

ᱥᱤᱞᱟᱹᱭ ᱦᱩᱭ ᱠᱮᱜᱼᱟ ᱟᱫᱚ ᱱᱤᱛᱚᱜ ᱱᱚᱣᱟ ᱫᱷᱟᱨᱮ ᱛᱮᱞᱤᱧ ᱡᱩᱞᱩᱯᱟ ᱡᱩᱞᱩᱯ ᱥᱟᱭᱤᱡᱽ ᱠᱟᱛᱮᱫ ᱟᱨᱞᱤᱧ ᱥᱤᱞᱟᱹᱭᱟ ᱪᱮᱫ ᱥᱟᱲᱮ ᱠᱟᱱᱟ ᱠᱚ ᱠᱷᱚᱥᱮ

ᱱᱚᱜᱼᱚᱭ ᱞᱤᱧ ᱡᱩᱞᱩᱯ ᱦᱩᱭ ᱠᱮᱜᱼᱟ ᱱᱟᱦᱟᱜ ᱱᱚᱜᱼᱚᱭ ᱱᱤᱱᱟᱹᱜ ᱠᱟᱛᱮᱫ ᱞᱤᱧ ᱡᱩᱞᱩᱯ ᱠᱮᱜᱼᱟ ᱟᱨ ᱱᱚᱜᱼᱚᱭ ᱱᱚᱣᱟ ᱱᱟᱦᱟᱜ ᱡᱟᱦᱟᱸ ᱱᱚᱣᱟ ᱫᱚ ᱱᱚᱝᱠᱟ ᱛᱮ ᱱᱟᱦᱟᱜ ᱞᱤᱧ ᱞᱟᱹᱴᱩᱢᱮᱜᱼᱟ ᱱᱚᱜᱼᱚᱭ ᱱᱚᱝᱠᱟ ᱛᱮ ᱞᱟᱹᱴᱩᱢ ᱠᱟᱛᱮᱫ ᱱᱟᱦᱟᱜ ᱞᱤᱧ ᱥᱤᱞᱟᱹᱭᱮᱜᱼᱟ

ᱱᱚᱸᱰᱮ ᱫᱚ ᱟᱹᱰᱤ ᱟᱨᱟᱢ ᱛᱮᱜᱮ ᱞᱤᱧ ᱥᱤᱞᱟᱹᱭ ᱠᱮᱜᱼᱟ ᱛᱟᱵᱚᱱ ᱥᱤᱞᱟᱹᱭ ᱫᱚ ᱟᱫᱚ ᱱᱤᱛᱚᱜ ᱫᱚ ᱟᱨᱦᱚᱸ ᱦᱟᱱᱮ ᱦᱚᱭ ᱫᱟᱜ ᱮ ᱰᱤᱥᱴᱟᱵᱽ ᱠᱮᱫ ᱞᱤᱧᱟ ᱦᱚᱭ ᱫᱟᱜ ᱦᱤᱡᱩᱜ ᱠᱟᱱᱟ ᱟᱨ ᱛᱮᱦᱮᱧ ᱫᱚ ᱦᱟᱸᱜ ᱞᱤᱧ ᱥᱤᱞᱟᱹᱭ ᱟᱠᱟᱫ ᱛᱟᱵᱚᱣᱟ ᱚᱱᱮ ᱱᱟᱦᱟᱸᱜ ᱵᱟᱨᱭᱟ ᱠᱟᱛᱮᱫ ᱞᱤᱧ ᱥᱤᱞᱟᱹᱭ ᱟᱠᱟᱫᱼᱟ ᱫᱮ ᱱᱚᱛᱮ ᱨᱟᱠᱟᱵ ᱢᱮ ᱱᱚᱜᱼᱚᱭ ᱱᱟᱦᱟᱜ ᱱᱚᱣᱟ ᱢᱤᱢᱤᱫ ᱫᱷᱟᱣ ᱠᱟᱛᱮ ᱞᱤᱧ ᱥᱤᱞᱟᱹᱭ ᱟᱠᱟᱜᱼᱟ ᱟᱡ ᱵᱟᱨᱭᱟ ᱥᱤᱞᱟᱹᱭ ᱟᱠᱟᱫ ᱤᱧ ᱵᱟᱨᱭᱟ ᱟᱫᱚ ᱱᱤᱛᱚᱜ ᱦᱩᱱᱟᱹᱝ ᱟᱨᱦᱚᱸ ᱞᱤᱧ ᱥᱤᱞᱟᱹᱭ ᱠᱮ ᱜᱮᱭᱟ ᱟᱫᱚ ᱱᱤᱛᱚᱜ ᱦᱚᱭ ᱫᱟᱜ ᱯᱩᱨᱟᱹᱭ ᱥᱟᱡᱟᱣ ᱟᱠᱟᱫᱼᱟ ᱯᱩᱨᱟᱹ ᱱᱤᱛᱚᱜ ᱨᱤᱢᱤᱞ ᱜᱮ ᱜᱚᱴᱟ ᱧᱮᱞᱚᱜ ᱠᱟᱱᱟ ᱚᱱᱮ ᱯᱮ ᱧᱮᱞᱮᱫᱼᱟ ᱜᱚᱴᱟ ᱨᱤᱢᱤᱞ ᱜᱮ ᱧᱮᱞᱚᱜ ᱠᱟᱱᱟ ᱟᱨᱦᱚᱸ ᱱᱟᱣᱟ ᱫᱷᱟᱨᱮ ᱱᱟᱦᱟᱜ ᱦᱟᱱᱟ ᱫᱷᱟᱨᱮ ᱱᱟᱦᱟᱜ ᱞᱤᱧ ᱧᱮᱞ ᱦᱚᱪᱚ ᱟᱯᱮᱭᱟ ᱟᱨᱦᱚᱸ ᱚᱱᱛᱮ ᱱᱟᱦᱟᱜ ᱯᱩᱨᱟᱹ ᱨᱤᱢᱤᱞ ᱟᱠᱟᱫᱼᱟ ᱟᱨ ᱱᱚᱜᱼᱚᱭ ᱱᱟᱦᱟᱜ ᱦᱚᱭ ᱠᱚᱦᱚᱸ ᱥᱮᱴᱮᱨ ᱤᱫᱤᱜ ᱠᱟᱱᱟ ᱱᱚᱜᱼᱚᱭ ᱱᱟᱦᱟᱜ ᱥᱟᱠᱟᱢ ᱠᱚᱦᱚᱸ ᱞᱟᱲᱟᱜ ᱠᱟᱱᱟ ᱚᱱᱮ ᱱᱚᱣᱟ ᱫᱷᱟᱨᱮ ᱫᱚ ᱯᱩᱨᱟᱹ ᱦᱮᱸᱫᱮ ᱜᱮ ᱨᱤᱢᱤᱞ ᱟᱠᱟᱫᱼᱟᱭ ᱚᱱᱮ ᱚᱱᱠᱟᱛᱮ ᱦᱟᱱᱮ ᱯᱩᱨᱟᱹ ᱯᱩᱨᱟᱹ ᱮᱥᱮᱫ ᱪᱟᱵᱟ ᱟᱠᱟᱜᱼᱟ ᱥᱮᱨᱢᱟ ᱠᱚᱫᱚ ᱟᱫᱚ ᱱᱤᱛᱚᱜ ᱫᱚ ᱛᱟᱵᱚᱱ ᱟᱹᱞᱤᱧ ᱦᱚᱸ ᱟᱫᱚᱞᱤᱧ ᱥᱟᱢᱴᱟᱣ ᱤᱫᱤᱭᱟ ᱵᱟᱝ ᱯᱷᱳᱱ ᱫᱟᱲᱮᱭᱟᱜ ᱠᱟᱱᱟ ᱥᱮ ᱪᱚᱞᱚ ᱪᱚᱞᱚ ᱪᱚᱞᱚ ᱪᱚᱞᱚ ᱱᱚᱣᱟ ᱢᱮᱥᱤᱱ ᱦᱚᱸ ᱟᱹᱰᱤ ᱡᱳᱨ ᱦᱟᱢᱟᱞᱟ ᱪᱚᱞᱚ ᱞᱟᱸᱜᱟᱭᱮᱱᱟ ᱞᱟᱸᱜᱟ ᱜᱚᱫ ᱮᱱ ᱛᱟᱹᱞᱤᱧᱟ ᱟᱹᱰᱤ ᱦᱟᱢᱟᱞ ᱠᱟᱱᱟ ᱪᱚᱞᱚ ᱪᱟᱸᱫᱚ ᱵᱚᱸᱜᱟ ᱟᱹᱰᱤ ᱡᱳᱨᱮ ᱵᱚᱛᱚᱨ ᱦᱚᱪᱚ ᱠᱮᱫ ᱞᱤᱧ ᱛᱟᱵᱚᱣᱟ ᱯᱩᱨᱟᱹ ᱦᱮᱸᱫᱮ ᱜᱮ ᱜᱚᱴᱟ ᱨᱤᱢᱤᱞ ᱮᱥᱮᱫ ᱠᱮᱜᱼᱟ ᱟᱨ ᱫᱟᱜ ᱫᱚ ᱛᱟᱵᱚᱱ ᱵᱟᱭ ᱦᱮᱡ ᱞᱮᱱᱟ ᱟᱫᱚ ᱛᱮᱦᱮᱧᱟᱜ ᱵᱷᱤᱰᱤᱭᱳ ᱫᱚᱞᱤᱧ ᱢᱮᱱᱮᱫᱼᱟ ᱱᱤᱝᱠᱟᱹ ᱨᱮᱜᱮ ᱱᱚᱰᱮ ᱜᱮ ᱛᱮᱦᱮᱧᱟᱜ ᱵᱷᱤᱰᱤᱭᱳ ᱫᱚᱵᱚ ᱢᱩᱪᱟᱹᱫ ᱠᱟᱜᱼᱟ ᱟᱨ ᱵᱷᱤᱰᱤᱭᱳ ᱛᱟᱵᱚ ᱞᱟᱭᱤᱠ ᱯᱮ ᱥᱮᱭᱟᱨ ᱯᱮ ᱟᱨ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱣᱟ ᱠᱚᱢᱮᱱᱴ ᱯᱮ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮᱛᱟᱵᱚᱣᱟ ᱪᱮᱱᱮᱞ ᱛᱟᱵᱚ ᱥᱚᱵᱥᱠᱨᱟᱭᱤᱵᱽ ᱯᱮ ᱢᱟ ᱛᱚᱵᱮ ᱥᱟᱱᱟᱢ ᱠᱚ ᱢᱩᱪᱟᱹᱫ ᱨᱮ ᱟᱹᱞᱤᱧ ᱯᱟᱦᱴᱟ ᱠᱷᱚᱱ ᱜᱚᱰ ᱡᱚᱦᱟᱨ